ᱱᱚᱣᱟ ᱢᱟ ᱟᱹᱰᱤ ᱦᱩᱰᱤᱧ ᱦᱩᱰᱤᱧ ᱜᱮᱧ ᱜᱮᱡ ᱟᱠᱟᱱᱟ ᱦᱮᱸ ᱥᱮ ᱟᱨ ᱵᱟᱝᱠᱷᱟᱱ ᱠᱟᱹᱢᱤ ᱦᱚᱲ ᱠᱚ ᱱᱩᱱᱟᱹᱜ ᱢᱟᱨᱟᱝ ᱢᱟᱨᱟᱝ ᱠᱚ ᱜᱮᱫᱚᱜᱼᱟ ᱥᱮ ᱢᱟᱱᱮ ᱧᱮᱞ ᱛᱮᱦᱚᱸ ᱵᱚᱛᱚᱨ ᱜᱮᱢ ᱵᱩᱡᱷᱟᱹᱣᱟ ᱯᱩᱠᱷᱨᱤ ᱠᱚᱨᱮ ᱜᱮ ᱡᱟᱹᱥᱛᱤ ᱠᱟᱭᱛᱮ ᱧᱮᱞᱚᱜᱼᱟ ᱡᱟᱦᱟᱸ ᱨᱮ ᱫᱟᱜ ᱡᱚᱢᱟ ᱛᱟᱦᱮᱱᱟ ᱟᱹᱰᱤ ᱫᱤᱱ ᱚᱱᱠᱟᱱᱟᱜ ᱯᱩᱠᱷᱨᱤ ᱠᱚᱨᱮ ᱧᱮᱞ ᱧᱟᱢᱚᱜᱼᱟ ᱟᱫᱚ ᱪᱮᱫ ᱠᱚ ᱢᱮᱛᱟᱜᱼᱟ ᱦᱟᱸᱜ ᱱᱚᱣᱟ ᱵᱟᱦᱟ ᱨᱮᱱᱟᱜ ᱧᱩᱛᱩᱢ ᱫᱚ ᱤᱧ ᱦᱚᱸ ᱵᱟᱹᱧ ᱵᱟᱰᱟᱭ ᱛᱟᱵᱚᱱᱟ ᱡᱚᱦᱟᱨ ᱜᱮ ᱥᱟᱱᱟᱢ ᱠᱚ ᱟᱯᱮ ᱡᱚᱛᱚ ᱠᱚᱣᱟᱜ ᱥᱟᱹᱜᱩᱱ ᱫᱟᱨᱟᱢ ᱢᱮᱱᱟᱜᱼᱟ ᱛᱮᱦᱮᱧᱟᱜ ᱢᱤᱫ ᱱᱟᱣᱟ ᱵᱷᱤᱰᱤᱭᱳ ᱨᱮ ᱟᱯᱮ ᱧᱮᱞᱮᱫ ᱛᱟᱵᱚᱱ ᱦᱚᱸᱜᱼᱚᱭ ᱩᱞ ᱠᱚ ᱪᱮᱫ ᱞᱮᱠᱟ ᱨᱚᱦᱚᱲ ᱪᱟᱵᱟ ᱟᱠᱟᱱᱟ ᱦᱮᱸ ᱥᱮ ᱦᱟᱱᱮ ᱢᱤᱫ ᱜᱟᱢᱞᱟ ᱜᱮᱫ ᱦᱩᱭ ᱞᱮᱱ ᱠᱩᱢᱩ ᱛᱟᱠᱚ ᱴᱷᱮᱱ ᱠᱷᱚᱱ ᱟᱹᱜᱩ ᱠᱟᱛᱮ ᱚᱱᱟ ᱩᱞ ᱜᱮ ᱛᱟᱵᱚᱱ ᱱᱚᱜᱼᱚ ᱱᱚᱝᱠᱟ ᱜᱮᱫ ᱦᱩᱭ ᱟᱠᱟᱱᱟ ᱛᱟᱥᱮ ᱡᱟᱭᱜᱟ ᱵᱟᱹᱱᱩᱜᱼᱟ ᱱᱚᱜᱼᱚ ᱱᱚᱣᱟ ᱠᱚᱨᱮ ᱜᱚᱴᱟ ᱞᱮ ᱛᱟᱥᱮ ᱵᱟᱲᱟᱭᱮᱫᱼᱟ ᱦᱮᱸ ᱥᱮ ᱟᱨ ᱛᱮᱦᱮᱧ ᱫᱚ ᱛᱟᱵᱚ ᱚᱲᱟᱜ ᱨᱮᱭᱟᱜ ᱦᱩᱲᱩ ᱤᱨ ᱦᱩᱭᱩᱜ ᱠᱟᱱᱟ ᱦᱩᱲᱩ ᱤᱨᱤᱧ ᱪᱟᱞᱟᱜ ᱛᱟᱵᱚᱱᱟ ᱦᱮᱸ ᱥᱮ ᱯᱷᱟᱭᱱᱮᱞᱤ ᱜᱟᱛᱮ ᱠᱚ ᱛᱟᱵᱚᱱ ᱱᱤᱛᱚᱜ ᱫᱚ ᱦᱳᱲᱳ ᱤᱨᱤᱧ ᱦᱮᱡ ᱟᱠᱟᱱᱟ ᱟᱨ ᱢᱟᱴᱷ ᱨᱮᱫᱚ ᱟᱹᱰᱤ ᱞᱟᱦᱟ ᱠᱷᱚᱱ ᱜᱮ ᱦᱟᱸᱜ ᱠᱷᱟᱱ ᱟᱭᱳ ᱛᱟᱹᱠᱤᱱ ᱫᱚᱠᱤᱱ ᱦᱮᱡ ᱛᱟᱦᱮᱸ ᱞᱮᱱ ᱛᱟᱦᱮᱱᱟ ᱟᱫᱚ ᱤᱧ ᱜᱮ ᱛᱟᱵᱚ ᱛᱟᱭᱚᱢ ᱛᱮᱧ ᱦᱮᱡ ᱟᱠᱟᱱᱟ ᱟᱨ ᱧᱮᱞ ᱯᱮ ᱛᱟᱵᱚᱱ ᱱᱚᱜᱼᱚᱭ ᱠᱤᱱ ᱤᱨᱮᱫ ᱜᱮᱭᱟ ᱟᱨ ᱱᱩᱱᱟᱹᱜ ᱜᱟᱱ ᱠᱤᱱ ᱤᱨ ᱦᱩᱭ ᱟᱠᱟᱫᱼᱟ ᱚᱞᱨᱮᱰᱤ ᱦᱮᱸ ᱚᱨᱫᱷᱮᱠ ᱠᱷᱚᱱ ᱵᱮᱥᱤ ᱤᱨ ᱟᱠᱟᱱᱟ ᱟᱨ ᱤᱧ ᱫᱚ ᱛᱟᱵᱚ ᱱᱚᱜᱼᱚᱭ ᱱᱤᱛᱚᱜ ᱱᱤᱛᱚᱜ ᱜᱤᱧ ᱦᱮᱡ ᱟᱠᱟᱱᱟ ᱦᱮᱸ ᱥᱮ ᱟᱨ ᱤᱧ ᱦᱚᱸ ᱛᱟᱵᱚ ᱱᱤᱛᱚᱜ ᱤᱧ ᱤᱨᱟ ᱱᱚᱜᱼᱚᱭ ᱫᱟᱛᱨᱚᱢᱤᱧ ᱥᱟᱵ ᱟᱠᱟᱫᱟ

ᱪᱮᱫᱟᱜ ᱥᱮ ᱵᱟᱝ ᱫᱟᱠᱟ ᱩᱛᱩ ᱠᱚ ᱟᱹᱜᱩ ᱠᱟᱛᱮ ᱦᱤᱡᱩᱜ ᱠᱟᱱᱟ ᱥᱮ ᱟᱨ ᱦᱟᱸᱰᱮ ᱵᱟᱹᱦᱩ ᱦᱟᱜ ᱚᱲᱟᱜ ᱨᱮ ᱫᱟᱠᱟ ᱩᱛᱩ ᱠᱚ ᱤᱥᱤᱱᱮᱫ ᱛᱟᱦᱮᱱᱟ ᱟᱨ ᱤᱱᱟᱹ ᱛᱮ ᱛᱟᱵᱚ ᱦᱤᱡᱩᱜ ᱠᱟᱹᱴᱤᱡ ᱫᱮᱨᱤ ᱜᱚᱫ ᱮᱱᱟ ᱟᱨ ᱱᱚᱜᱼᱚ ᱱᱚᱰᱮ ᱫᱟᱠᱟ ᱩᱛᱩᱧ ᱫᱚᱦᱚ ᱟᱠᱟᱫ ᱛᱟᱵᱚᱱᱟ ᱟᱨ ᱧᱮᱞ ᱯᱮ ᱛᱟᱵᱚᱱ ᱟᱭᱳ ᱛᱟᱹᱠᱤᱱ ᱛᱤᱱᱟᱹᱜ ᱜᱟᱱ ᱠᱤᱱ ᱤᱨ ᱚᱨᱫᱷᱮᱠ ᱟᱠᱟᱜᱼᱟ ᱟᱨ ᱤᱧ ᱦᱚᱸ ᱛᱟᱵᱚ ᱪᱚᱞᱚ ᱱᱤᱛᱚᱜ ᱫᱚ ᱦᱩᱲᱩᱧ ᱤᱨ ᱞᱮ ᱛᱟᱵᱚᱱ ᱜᱮ ᱦᱮᱸ ᱪᱮ ᱟᱨ ᱧᱮᱞ ᱯᱮ ᱛᱟᱵᱚᱱ ᱚᱠᱟ ᱞᱮᱠᱟᱱᱟᱜ ᱦᱩᱲᱩ ᱤᱨᱤᱧ ᱜᱟᱱᱮᱫᱼᱟ ᱪᱮ ᱵᱟᱝ ᱟᱨ ᱪᱚᱞᱚ ᱢᱟ ᱮᱱᱠᱷᱟᱱ ᱵᱷᱤᱰᱤᱭᱳ ᱧᱮᱞ ᱛᱟᱵᱚᱱ ᱯᱮ ᱞᱟᱦᱟ ᱥᱮᱫ

ᱠᱟᱹᱢᱤ ᱠᱚᱫᱚ ᱱᱟᱜ ᱵᱮᱥ ᱜᱮ ᱛᱟᱵᱚ ᱪᱟᱞᱟᱜ ᱠᱟᱱ ᱛᱟᱦᱮᱱᱟ ᱟᱫᱚ ᱤᱧ ᱜᱮ ᱛᱟᱵᱚ ᱱᱟᱜ ᱱᱚᱜᱼᱚ ᱱᱚᱰᱮ ᱛᱤᱨᱤᱧ ᱜᱮᱫ ᱮᱱᱟ ᱱᱚᱜᱼᱚ ᱱᱚᱝᱠᱟ ᱦᱮᱸ ᱟᱨ ᱱᱚᱜᱼᱚᱭ ᱱᱚᱝᱠᱟ ᱛᱟᱵᱚ ᱢᱟᱭᱟᱝ ᱠᱚ ᱩᱰᱩᱠᱚᱜ ᱠᱟᱱ ᱛᱟᱦᱮᱱᱟ ᱱᱚᱜᱼᱚ ᱱᱚᱝᱠᱟᱧ ᱜᱮᱫ ᱮᱱᱟ ᱫᱟᱛᱨᱚᱢ ᱛᱮ ᱟᱨ ᱪᱮᱫ ᱤᱧ ᱞᱟᱹᱭᱟᱯᱮ ᱟᱫᱚ ᱟᱨ ᱠᱟᱹᱴᱤᱡ ᱠᱷᱟᱱ ᱜᱮ ᱢᱩᱪᱟᱹᱫ ᱠᱚᱜᱼᱟ ᱟᱨ ᱛᱮᱦᱮᱧ ᱜᱮ ᱱᱚᱜᱼᱚᱭ ᱱᱚᱰᱮ ᱜᱤᱧ ᱜᱮᱫ ᱮᱱ ᱛᱟᱵᱚᱱᱟ ᱟᱨ ᱛᱤ ᱨᱮᱱᱟᱜ ᱚᱵᱚᱥᱛᱷᱟ ᱛᱟᱵᱚᱱ ᱧᱮᱞ ᱯᱮ ᱪᱮᱫ ᱞᱮᱠᱟ ᱤᱧ ᱫᱚ ᱛᱟᱵᱚᱧ ᱫᱩᱲᱩᱵ ᱟᱠᱟᱱᱟ ᱟᱫᱚ ᱵᱟᱹᱧ ᱤᱨ ᱠᱟᱱᱟ ᱦᱮᱸ ᱥᱮ ᱪᱮᱫᱟᱜ ᱥᱮ ᱵᱟᱝ ᱞᱟᱸᱜᱟ ᱦᱚᱸᱧ ᱞᱟᱸᱜᱟ ᱟᱠᱟᱱᱟ ᱟᱨ ᱜᱮᱫ ᱦᱚᱸᱧ ᱜᱮᱫ ᱟᱠᱟᱱ ᱛᱟᱵᱚᱱᱟ ᱛᱚ ᱟᱫᱚ ᱤᱱᱟᱹᱛᱮ ᱛᱟᱵᱚᱱᱟ ᱤᱧ ᱫᱩᱲᱩᱵ ᱟᱠᱟᱱᱟ ᱟᱨ ᱟᱭᱳ ᱛᱟᱹᱠᱤᱱ ᱜᱮᱠᱤᱱ ᱤᱨᱮᱜᱼᱟ ᱟᱨ ᱤᱧ ᱫᱚ ᱱᱟᱜ ᱤᱧ ᱫᱩᱲᱩᱵ ᱟᱠᱟᱱᱟ ᱦᱚᱭ ᱠᱚᱧ ᱡᱚᱢ ᱵᱟᱲᱟᱭᱮᱫᱼᱟ ᱞᱟᱸᱜᱟ ᱟᱠᱟᱱᱟᱹᱧ ᱱᱚᱣᱟ ᱢᱟ ᱟᱹᱰᱤ ᱦᱩᱰᱤᱧ ᱦᱩᱰᱤᱧ ᱜᱮ ᱜᱮᱫ ᱟᱠᱟᱱᱟ ᱦᱮᱸ ᱥᱮ ᱟᱨ ᱵᱟᱝᱠᱷᱟᱱ ᱠᱟᱹᱢᱤ ᱦᱚᱲ ᱠᱚ ᱱᱩᱱᱟᱹᱜ ᱢᱟᱨᱟᱝ ᱢᱟᱨᱟᱝ ᱠᱚ ᱜᱮᱫᱚᱜᱼᱟ ᱥᱮ ᱢᱟᱱᱮ ᱧᱮᱞ ᱛᱮᱦᱚᱸ ᱵᱚᱛᱚᱨ ᱜᱮᱢ ᱵᱩᱡᱷᱟᱹᱣᱟ ᱟᱨ ᱵᱷᱟᱵᱽᱱᱟ ᱦᱚᱸ ᱡᱚᱴᱟᱣ ᱢᱮᱭᱟ ᱦᱮᱸᱛᱮ ᱪᱤᱠᱟᱹ ᱞᱮᱠᱟ ᱛᱮᱫᱚ ᱩᱱᱟᱹᱜ ᱢᱟᱨᱟᱝ ᱢᱟᱨᱟᱝ ᱠᱚ ᱜᱮᱫᱚᱜᱼᱟ ᱡᱟᱭᱦᱳᱠ ᱛᱚᱵᱮ ᱤᱧ ᱫᱚ ᱵᱷᱟᱜᱮ ᱠᱚ ᱵᱷᱟᱜᱮ ᱜᱮᱛᱤᱧᱟ ᱟᱹᱰᱤ ᱦᱟᱞᱠᱟ ᱧᱚᱜ ᱜᱤᱧ ᱜᱮᱫ ᱟᱠᱟᱱᱟ ᱩᱱᱟᱹᱜ ᱜᱟᱹᱦᱤᱨ ᱧᱚᱜ ᱫᱚ ᱵᱟᱹᱧ ᱜᱮᱫ ᱟᱠᱟᱱᱟ ᱟᱨ ᱫᱟᱛᱨᱚᱢ ᱛᱟᱵᱚᱱ ᱯᱮ ᱧᱮᱞᱮᱫᱼᱟ ᱪᱮᱫ ᱞᱮᱠᱟ ᱫᱷᱟᱨ ᱟᱠᱟᱱᱟ ᱦᱮᱸ ᱥᱮ ᱟᱨ ᱟᱹᱰᱤ ᱛᱮᱫ ᱜᱮ ᱫᱷᱟᱨ ᱟᱹᱜᱩ ᱟᱠᱟᱫ ᱟᱭ ᱵᱟᱵᱟ ᱟᱨ ᱠᱟᱹᱴᱤᱡ ᱱᱟᱜ ᱢᱮᱱᱟᱜ ᱟᱠᱟᱫ ᱤᱨ ᱵᱟᱹᱠᱤ ᱟᱫᱚ ᱚᱱᱟ ᱟᱭᱳ ᱛᱟᱹᱠᱤᱱ ᱠᱤᱱ ᱤᱨ ᱪᱟᱵᱟᱭᱮᱫᱼᱟ ᱟᱫᱚ ᱦᱟᱸᱜ ᱱᱚᱣᱟ ᱚᱲᱟᱜ ᱞᱮ ᱪᱟᱞᱟᱜᱼᱟ ᱦᱮᱸ ᱪᱮ ᱱᱚᱜᱼᱚᱭ ᱯᱮ ᱧᱮᱞᱮᱫᱼᱟ ᱱᱚᱣᱟ ᱠᱟᱹᱴᱤᱡ ᱪᱟᱞᱟᱝ ᱤᱨ ᱵᱟᱹᱠᱤ ᱢᱮᱱᱟᱜ ᱟᱠᱟᱫ ᱚᱸᱰᱮ ᱠᱤᱱ ᱤᱨᱟ ᱟᱫᱚ ᱦᱟᱸᱜ ᱚᱲᱟᱜ ᱞᱮ ᱥᱮᱱᱚᱜᱼᱟ ᱟᱨ ᱦᱩᱲᱩ ᱛᱟᱞᱮ ᱚᱠᱟ ᱞᱮᱠᱟ ᱦᱩᱭ ᱟᱠᱟᱱᱟ ᱧᱮᱞ ᱛᱟᱵᱚᱱ ᱯᱮ ᱛᱚ ᱱᱚᱜᱼᱚᱭ ᱛᱚᱨᱟ ᱱᱚᱜᱼᱚ ᱱᱚᱝᱠᱟ ᱦᱩᱲᱩ ᱦᱩᱭ ᱟᱠᱟᱱᱟ ᱛᱚ ᱟᱭᱳ ᱛᱟᱹᱠᱤᱱ ᱠᱤᱱ ᱞᱟᱹᱭᱮᱫᱼᱟ ᱡᱮ ᱱᱚᱣᱟ ᱫᱚ ᱟᱹᱰᱤ ᱱᱟᱯᱟᱭ ᱦᱩᱲᱩ ᱦᱩᱭ ᱟᱠᱟᱱᱟ ᱟᱫᱚ ᱴᱷᱤᱠ ᱜᱮᱭᱟ ᱱᱚᱜᱼᱚ ᱱᱚᱝᱠᱟ ᱛᱟᱵᱚ ᱦᱩᱭ ᱟᱠᱟᱱᱟ ᱦᱩᱲᱩ ᱠᱚ ᱧᱮᱞ ᱠᱟᱜ ᱯᱮ ᱟᱨ ᱱᱚᱜᱼᱚᱭ ᱱᱚᱰᱮ ᱯᱮ ᱧᱮᱞᱮᱫ ᱛᱟᱵᱚᱱᱟ ᱞᱟᱭᱤᱱ ᱞᱟᱭᱤᱱ ᱤᱨ ᱟᱠᱟᱱᱟ ᱦᱮᱸ ᱥᱮ ᱱᱚᱣᱟ ᱫᱚ ᱯᱟᱹᱦᱤ ᱤᱨᱚᱜ ᱠᱚ ᱢᱮᱛᱟᱜᱼᱟ ᱟᱨ ᱱᱚᱣᱟ ᱫᱚ ᱦᱩᱭᱩᱜ ᱠᱟᱱᱟ ᱵᱟᱹᱣᱨᱤ ᱤᱨ ᱦᱮᱸ ᱥᱮ ᱟᱨ ᱤᱧ ᱫᱚ ᱱᱚᱜᱼᱚᱭ ᱵᱟᱹᱣᱨᱤ ᱤᱨᱟᱜ ᱜᱤᱧ ᱠᱩᱥᱤᱭᱟᱜᱼᱟ ᱠᱟᱹᱢᱤ ᱩᱥᱟᱹᱨᱟᱜᱼᱟ ᱟᱨ ᱱᱚᱝᱠᱟ ᱞᱟᱭᱤᱱ ᱤᱨ ᱫᱚ ᱮᱠᱟᱞ ᱠᱟᱹᱢᱤ ᱵᱟᱝ ᱩᱥᱟᱹᱨᱟᱜᱼᱟ ᱟᱫᱚ ᱱᱤᱭᱟᱹ ᱡᱟᱞᱟᱢ ᱤᱨᱟ ᱱᱚᱝᱠᱟ ᱫᱚ ᱦᱮᱸ ᱥᱮ ᱟᱨ ᱜᱟᱛᱮ ᱠᱚ ᱱᱤᱛᱚᱜ ᱫᱚ ᱛᱟᱵᱚ ᱚᱲᱟᱜ ᱞᱮ ᱥᱮᱱᱚᱜ ᱠᱟᱱᱟ ᱟᱨ ᱦᱩᱲᱩ ᱠᱚᱫᱚᱞᱮ ᱤᱨ ᱪᱟᱵᱟ ᱟᱠᱟᱜᱼᱟ ᱚᱲᱟᱜ ᱨᱮᱱᱟᱜ ᱞᱮ ᱥᱮᱱᱚᱜ ᱠᱟᱱᱟ ᱪᱚᱞᱚ ᱵᱟᱦᱟᱧ ᱪᱷᱚᱵᱤ ᱞᱟᱹᱜᱤᱫ ᱞᱟᱦᱟᱜ ᱢᱮᱥᱮ ᱞᱟᱦᱟᱜ ᱟᱢ ᱛᱟᱢ ᱚᱱᱟ ᱤᱫᱤ ᱢᱮᱱᱟ ᱜᱟᱛᱮ ᱠᱚ ᱱᱚᱜᱼᱚᱭ ᱡᱟᱦᱟᱸ ᱵᱷᱟᱵᱽ ᱯᱮ ᱧᱮᱞ ᱧᱟᱢᱮᱫ ᱥᱮ ᱱᱚᱣᱟ ᱵᱟᱦᱟ ᱠᱚᱫᱚ ᱦᱟᱸᱜ ᱠᱷᱟᱱ ᱟᱨ ᱯᱩᱠᱷᱨᱤ ᱠᱚᱨᱮ ᱜᱮ ᱡᱟᱹᱥᱛᱤ ᱠᱟᱭᱛᱮ ᱧᱮᱞᱚᱜᱼᱟ ᱡᱟᱦᱟᱸ ᱨᱮ ᱫᱟᱜ ᱡᱚᱢᱟ ᱛᱟᱦᱮᱱᱟ ᱟᱹᱰᱤ ᱫᱤᱱ ᱚᱱᱠᱟᱱᱟᱜ ᱯᱩᱠᱷᱨᱤ ᱠᱚᱨᱮ ᱧᱮᱞ ᱧᱟᱢᱚᱜᱼᱟ ᱟᱫᱚ ᱪᱮᱫ ᱠᱚ ᱢᱮᱛᱟᱜᱼᱟ ᱦᱟᱸᱜ ᱱᱚᱣᱟ ᱵᱟᱦᱟ ᱨᱮᱱᱟᱜ ᱧᱩᱛᱩᱢ ᱫᱚ ᱤᱧ ᱦᱚᱸ ᱵᱟᱹᱧ ᱵᱟᱰᱟᱭ ᱛᱟᱵᱚᱱᱟ ᱟᱯᱮ ᱠᱚᱯᱮ ᱵᱟᱰᱟᱭ ᱠᱷᱟᱱ ᱠᱚᱢᱮᱱᱴ ᱠᱟᱛᱮ ᱚᱞ ᱛᱟᱵᱚᱱ ᱯᱮ ᱟᱨ ᱱᱤᱭᱟᱹ ᱠᱤᱱ ᱵᱟᱦᱟ ᱫᱚ ᱦᱟᱸᱜ ᱤᱧ ᱜᱚᱫ ᱠᱮᱫ ᱛᱟᱵᱚᱱᱟ ᱚᱲᱟᱜ ᱤᱧ ᱤᱫᱤᱭᱟ ᱦᱮᱸ ᱥᱮ ᱵᱟᱹᱦᱩ ᱵᱟᱠᱷᱨᱟ ᱟᱫᱚ ᱱᱟᱜ ᱜᱚᱫ ᱫᱚ ᱵᱟᱝ ᱥᱟᱱᱟ ᱞᱤᱫᱤᱧ ᱛᱟᱦᱮᱱᱟ ᱟᱹᱰᱤ ᱵᱮᱥ ᱧᱮᱞᱚᱜ ᱠᱟᱱ ᱛᱟᱦᱮᱱᱟ ᱚᱸᱰᱮ ᱜᱮ ᱟᱫᱚ ᱚᱲᱟᱜ ᱛᱮᱦᱚᱧ ᱤᱫᱤᱭᱮᱫ ᱛᱟᱵᱚᱱᱟ ᱦᱮᱸ ᱥᱮ ᱚᱲᱟᱜ ᱨᱮ ᱪᱟᱞᱟᱣ ᱠᱟᱛᱮᱧ ᱨᱚᱦᱚᱭᱟ ᱡᱩᱫᱤ ᱦᱟᱸᱜ ᱠᱷᱟᱱ ᱫᱟᱨᱮᱜ ᱠᱷᱟᱱ ᱟᱨ ᱱᱤᱛᱚᱜ ᱫᱚ ᱚᱲᱟᱜ ᱤᱧ ᱪᱟᱞᱟᱜ ᱠᱟᱱ ᱛᱟᱵᱚᱱᱟ ᱟᱨ ᱧᱮᱞ ᱯᱮ ᱨᱟᱥᱛᱟ ᱛᱤᱱᱟᱹᱜ ᱵᱟᱹᱲᱤᱡ ᱟᱠᱟᱱ ᱛᱟᱞᱮᱭᱟ ᱦᱮᱸ ᱥᱮ ᱢᱟᱱᱮ ᱪᱟᱞᱟᱣ ᱜᱮ ᱵᱟᱝ ᱜᱟᱱᱚᱜᱼᱟ ᱱᱚᱣᱟ ᱨᱟᱥᱛᱟ ᱫᱚ ᱚᱱᱠᱟ ᱵᱟᱹᱲᱤᱡ ᱟᱠᱟᱱᱟ ᱟᱫᱚ ᱛᱟᱣ ᱟᱞᱮ ᱫᱚ ᱦᱟᱸᱜ ᱠᱷᱟᱱ ᱵᱟᱫᱽᱫᱷᱚᱭ ᱛᱮ ᱪᱟᱞᱟᱣ ᱦᱩᱭ ᱟᱞᱮ ᱠᱟᱱᱟ ᱱᱚᱝᱠᱟᱱᱟᱜ ᱨᱟᱥᱛᱟ ᱛᱮ ᱟᱨ ᱵᱟᱝᱠᱷᱟᱱ ᱨᱟᱥ ᱱᱚᱣᱟ ᱨᱟᱥᱛᱟ ᱛᱮᱫᱚ ᱦᱤᱡᱩᱜ ᱥᱮᱱᱚᱜ ᱜᱮ ᱮᱠᱟᱞ ᱵᱟᱭ ᱜᱟᱱᱚᱜᱼᱟ ᱟᱨ ᱨᱟᱥᱛᱟ ᱠᱚ ᱧᱮᱞ ᱛᱟᱵᱚᱱ ᱯᱮᱧ ᱫᱮᱠᱷᱟᱣ ᱟᱯᱮ ᱠᱟᱱᱟ ᱱᱟᱜ ᱪᱮᱫ ᱞᱮᱠᱟ ᱵᱟᱹᱲᱤᱡ ᱟᱠᱟᱱᱟ ᱜᱚᱴᱟ ᱨᱟᱥᱛᱟ ᱵᱟᱹᱲᱤᱡ ᱟᱠᱟᱱᱟ ᱱᱚᱣᱟ ᱫᱟᱨᱮ ᱛᱟᱵᱚᱱ ᱡᱚᱠᱷᱚᱱ ᱦᱩᱰᱤᱧ ᱦᱩᱰᱤᱧ ᱛᱟᱦᱮᱸ ᱠᱟᱱᱟ ᱥᱮ ᱛᱚᱠᱷᱚᱱ ᱱᱚᱣᱟ ᱫᱟᱨᱮ ᱵᱩᱴᱟᱹ ᱨᱮᱱ ᱪᱷᱚᱵᱤ ᱞᱮᱱ ᱛᱟᱦᱮᱱᱟ ᱚᱱᱟ ᱪᱷᱚᱵᱤ ᱧᱮᱞ ᱛᱟᱵᱚᱱ ᱯᱮ ᱜᱟᱛᱮ ᱠᱚ ᱢᱟ ᱮᱱᱠᱷᱟᱱ ᱵᱷᱤᱰᱭᱳ ᱵᱮᱱᱟᱣ ᱛᱚ ᱵᱟᱝ ᱜᱟᱱᱚᱜ ᱠᱟᱱᱟ ᱨᱟᱥᱛᱟ ᱫᱚᱢᱮ ᱜᱮ ᱵᱟᱹᱲᱤᱡᱼᱟ ᱦᱮᱸ ᱥᱮ ᱵᱟᱨ ᱛᱤ ᱛᱮ ᱦᱮᱱᱰᱮᱞ ᱥᱟᱵ ᱦᱩᱭᱩᱜᱼᱟ ᱛᱚ ᱢᱟ ᱮᱱᱠᱷᱟᱱ ᱥᱟᱱᱟᱢ ᱠᱚ ᱡᱚᱦᱟᱨ